ᱜᱳᱞᱰᱮᱱ ᱵᱨᱟᱣᱩᱱ ᱵᱷᱟᱡᱟ ᱟᱠᱟᱱᱟ ᱱᱤᱛᱚᱜ ᱫᱚᱵᱚᱱ ᱟᱬᱜᱚ ᱠᱟᱜᱼᱟ ᱱᱚᱣᱟ ᱯᱚᱠᱚᱲᱟ ᱫᱚ ᱱᱚᱣᱟ ᱯᱞᱮᱴ ᱨᱮᱵᱚᱱ ᱤᱪᱟᱹᱲ ᱞᱮᱜᱮ ᱛᱤᱱᱟᱹᱜ ᱠᱟᱞᱟᱨᱯᱷᱩᱞ ᱧᱮᱞᱚᱜ ᱠᱟᱱᱟ ᱱᱚᱣᱟ ᱯᱚᱠᱚᱲᱟ ᱫᱚ ᱱᱚᱣᱟ ᱯᱚᱠᱚᱲᱟ ᱫᱚ ᱥᱮᱛᱟᱜ ᱵᱮᱲᱟ ᱵᱨᱮᱠᱯᱷᱟᱥᱴ ᱦᱤᱥᱟᱹᱵ ᱛᱮᱦᱚᱸ ᱵᱚᱱ ᱡᱚᱢ ᱫᱟᱲᱮᱭᱟᱜᱼᱟ ᱟᱨ ᱟᱹᱭᱩᱵ ᱵᱤᱨ ᱥᱱᱮᱠ ᱦᱤᱥᱟᱹᱵ ᱛᱮ ᱪᱟ ᱥᱟᱞᱟᱜ ᱦᱚᱸᱵᱚᱱ ᱡᱚᱢ ᱫᱟᱲᱮᱭᱟᱜᱼᱟ ᱟᱹᱰᱤ ᱢᱚᱱᱮ ᱛᱨᱤᱯᱛᱤ ᱠᱟᱛᱮ ᱵᱚᱱ ᱡᱚᱢ ᱫᱟᱲᱮᱭᱟᱜᱼᱟ᱾ ᱡᱚᱛᱚ ᱨᱚᱠᱚᱢ ᱜᱮ ᱵᱮᱥᱚᱱ ᱨᱮᱱᱟᱜ ᱯᱚᱠᱚᱲᱟ ᱵᱚᱱ ᱡᱚᱢ ᱟᱠᱟᱫᱟ᱾ ᱛᱤᱦᱤᱧ ᱫᱚ ᱢᱩᱱᱜᱟᱹ ᱟᱲᱟᱜ ᱨᱮᱱᱟᱜ ᱯᱚᱠᱚᱲᱟ ᱵᱚᱱ ᱡᱚᱢ ᱞᱮᱜᱮ᱾ ᱢᱟ ᱛᱚᱵᱮ ᱟᱨ ᱢᱤᱫᱴᱟᱝ ᱱᱟᱣᱟ ᱵᱷᱤᱰᱤᱭᱳ ᱨᱮ ᱥᱟᱱᱟᱢ ᱠᱚᱜᱮ ᱥᱟᱹᱜᱩᱱ ᱫᱟᱨᱟᱢ ᱤᱧᱟᱹᱜ ᱭᱩᱴᱭᱩᱵᱽ ᱪᱮᱱᱮᱞ ᱨᱮ᱾ ᱢᱩᱱᱜᱟᱹ ᱟᱲᱟᱜ ᱵᱚᱱ ᱦᱟᱛᱟᱣ ᱠᱟᱫᱟ ᱱᱚᱣᱟ ᱫᱚᱵᱚᱱ ᱟᱹᱨᱩᱵ ᱥᱟᱯᱷᱟ ᱞᱮᱜᱮ ᱢᱩᱱᱜᱟᱹ ᱟᱲᱟᱜ ᱫᱚ ᱟᱹᱨᱩᱵ ᱥᱟᱯᱷᱟ ᱠᱟᱛᱮ ᱱᱚᱝᱠᱟ ᱥᱟᱞᱟ ᱦᱩᱭᱩᱜ ᱠᱟᱱᱟ ᱱᱩᱱᱟᱹᱜ ᱜᱟᱱ ᱵᱚᱱ ᱥᱟᱞᱟᱣ ᱠᱟᱫᱟ ᱜᱮᱫ ᱞᱮᱜᱮ ᱵᱚᱱ ᱠᱟᱺᱪᱤ ᱛᱮ ᱱᱚᱝᱠᱟ ᱵᱚᱱ ᱜᱮᱫ ᱴᱩᱠᱨᱟᱹ ᱧᱚᱜ ᱮᱫᱟ ᱢᱤᱫᱴᱟᱝ ᱯᱮᱸᱭᱟᱡᱽ ᱵᱚᱱ ᱜᱮᱫ ᱮᱫᱟ ᱯᱮᱸᱭᱟᱡᱽ ᱫᱚ ᱱᱚᱝᱠᱟ ᱵᱚᱱ ᱜᱮᱫ ᱠᱮᱫᱟ ᱟᱨ ᱱᱚᱝᱠᱟ ᱱᱟᱥᱮᱱᱟᱜ ᱚᱱᱟ ᱪᱷᱤᱢᱲᱤ ᱧᱚᱜ ᱮᱫᱟᱵᱚᱱ ᱢᱤᱫᱴᱟᱝ ᱥᱚᱥᱟ ᱵᱚᱱ ᱜᱮᱫ ᱮᱫᱟ

ᱥᱚᱥᱟ ᱦᱚᱸ ᱱᱚᱝᱠᱟ ᱱᱟᱱᱦᱟ ᱱᱟᱱᱦᱟ ᱵᱚᱱ ᱜᱮᱫ ᱠᱮᱫᱟ ᱟᱨ ᱱᱚᱣᱟ ᱨᱮᱜᱮ ᱵᱚᱱ ᱢᱮᱥᱟᱞ ᱦᱟᱛᱟᱲ ᱠᱟᱫᱟ ᱢᱤᱫᱴᱟᱝ ᱵᱤᱞᱟᱹᱛᱤ ᱦᱚᱸᱵᱚᱱ ᱜᱮᱫ ᱮᱫᱟ ᱵᱤᱞᱟᱹᱛᱤ ᱦᱚᱸᱵᱚᱱ ᱜᱮᱫ ᱟᱫᱟ ᱟᱨ ᱢᱟᱹᱨᱤᱪ ᱦᱚᱸᱵᱚᱱ ᱴᱩᱠᱨᱟᱹ ᱢᱮᱥᱟᱞ ᱟᱠᱟᱫᱟ ᱱᱚᱣᱟ ᱵᱟᱹᱴᱤ ᱨᱮ ᱛᱷᱚᱲᱟ ᱜᱟᱱ ᱵᱮᱥᱚᱱ ᱵᱚᱱ ᱦᱟᱛᱟᱣ ᱠᱮᱫᱟ ᱚᱱᱟ ᱨᱮ ᱡᱟᱦᱟᱸ ᱵᱚᱱ ᱥᱟᱞᱟᱣ ᱟᱠᱟᱫ ᱢᱩᱱᱜᱟᱹ ᱥᱟᱠᱟᱢ ᱟᱲᱟᱜ ᱚᱱᱟ ᱦᱚᱸᱵᱚᱱ ᱢᱮᱥᱟᱞ ᱠᱮᱫᱟ ᱯᱚᱨ ᱯᱚᱨ ᱡᱚᱛᱚ ᱡᱤᱱᱤᱥ ᱵᱚᱱ ᱫᱚᱦᱚᱣᱟᱜᱼᱟ ᱦᱚᱸᱜᱼᱚ ᱱᱚᱣᱟ ᱯᱮᱸᱭᱟᱡᱽ ᱥᱚᱥᱟ ᱵᱤᱞᱟᱹᱛᱤ ᱢᱟᱹᱨᱤᱪ ᱡᱚᱛᱚ ᱵᱚᱱ ᱮᱢ ᱠᱮᱫᱟ ᱱᱚᱜᱼᱚᱭ ᱵᱟᱨᱭᱟ ᱯᱮᱭᱟ ᱫᱷᱚᱱᱮ ᱯᱟᱛᱟ ᱦᱚᱸ ᱵᱚᱱ ᱢᱮᱥᱟ ᱟᱫᱟ ᱛᱷᱚᱲᱟ ᱵᱩᱞᱩᱝ ᱵᱚᱱ ᱮᱢᱟ ᱟᱫᱟ ᱛᱷᱚᱲᱟ ᱜᱟᱱ ᱡᱚᱢ ᱥᱚᱰᱟ ᱦᱚᱸ ᱵᱚᱱ ᱮᱢ ᱩᱛᱟᱹᱨ ᱟᱫᱟ ᱱᱚᱣᱟ ᱨᱮ ᱛᱷᱚᱲᱟ ᱜᱟᱱ ᱫᱟᱜ ᱮᱢ ᱠᱟᱛᱮᱫ ᱵᱚᱱ ᱥᱤᱯᱤ ᱞᱮᱜᱮ

ᱫᱷᱤᱯᱟᱹᱣ ᱠᱚᱨᱦᱟᱭ ᱨᱮ ᱥᱩᱱᱩᱢ ᱵᱚᱱ ᱫᱩᱞᱟᱜ ᱠᱟᱱᱟ ᱥᱩᱱᱩᱢ ᱫᱚ ᱞᱚᱞᱚ ᱟᱠᱟᱱ ᱛᱟᱵᱚᱱᱟ ᱛᱷᱚᱲᱟ ᱛᱷᱚᱲᱟ ᱛᱮᱵᱚᱱ ᱮᱢ ᱞᱮᱜᱮ ᱦᱟᱱᱟ ᱥᱟ ᱵᱚᱱ ᱩᱞᱴᱟᱹᱣᱟᱜ ᱜᱮ ᱜᱳᱞᱰᱮᱱ ᱵᱨᱟᱣᱩᱱ ᱵᱷᱟᱡᱟᱣ ᱟᱠᱟᱱᱟ ᱱᱤᱛᱚᱜ ᱫᱚᱵᱚᱱ ᱟᱬᱜᱚ ᱠᱟᱜᱼᱟ ᱚᱱᱠᱟ ᱜᱮ ᱡᱚᱛᱚ ᱯᱚᱠᱚᱲᱟ ᱵᱚᱱ ᱵᱷᱟᱡᱟ ᱞᱮᱜᱮ ᱱᱚᱣᱟ ᱵᱮᱥᱚᱱ ᱯᱚᱠᱚᱲᱟ ᱨᱮ ᱥᱚᱥᱟ ᱵᱮᱞᱟᱛᱤ ᱢᱮᱥᱟ ᱟᱠᱟᱱ ᱛᱮ ᱚᱱᱟ ᱥᱮᱞᱟᱰ ᱨᱮᱱᱟᱜ ᱚᱵᱷᱟᱵᱽ ᱫᱚ ᱵᱟᱭ ᱵᱩᱡᱷᱟᱹᱜᱼᱟ᱾ ᱡᱚᱛᱚ ᱨᱚᱠᱚᱢ ᱯᱚᱠᱚᱲᱟ ᱜᱮᱵᱚᱱ ᱡᱚᱢ ᱟᱠᱟᱫᱟ᱾ ᱵᱮᱥᱚᱱ ᱥᱟᱶ ᱢᱩᱱᱜᱟᱹ ᱟᱲᱟᱜ ᱥᱟᱠᱟᱢ ᱢᱮᱥᱟ ᱠᱟᱛᱮ ᱯᱚᱠᱚᱲᱟ ᱵᱮᱱᱟᱣ ᱞᱮᱜᱟᱭ ᱛᱟᱵᱚᱱ ᱯᱮ ᱚᱲᱟᱜ ᱨᱮᱱ ᱡᱚᱛᱚ ᱦᱚᱲ ᱠᱚ ᱠᱩᱥᱤᱭᱟᱜᱼᱟ ᱱᱚᱣᱟ ᱯᱚᱠᱚᱲᱟ ᱫᱚ ᱟᱹᱰᱤ ᱭᱩᱱᱤᱠ ᱜᱮ ᱦᱩᱭᱩᱜᱼᱟ ᱟᱨ ᱟᱹᱰᱤ ᱴᱮᱥᱴᱤ ᱵᱩᱡᱷᱟᱹᱜᱼᱟ᱾ ᱱᱚᱣᱟ ᱥᱟᱯᱷᱟ ᱧᱚᱜ ᱛᱷᱟᱹᱨᱤ ᱨᱮ ᱵᱚᱱ ᱤᱪᱟᱹᱲ ᱫᱚᱦᱚ ᱠᱮᱫᱟ ᱡᱚᱛᱚ ᱯᱚᱠᱚᱲᱟ᱾ ᱯᱚᱠᱚᱲᱟ ᱫᱚ ᱦᱚᱸᱜᱼᱚ ᱱᱚᱝᱠᱟ ᱵᱷᱟᱡᱟᱣ ᱟᱠᱟᱱ ᱛᱟᱵᱚᱱᱟ ᱟᱨ ᱦᱚᱸᱜᱼᱚ ᱱᱚᱝᱠᱟ ᱤᱥᱤᱱ ᱟᱠᱟᱱ ᱛᱟᱵᱚᱱᱟ᱾ ᱱᱚᱣᱟ ᱯᱚᱠᱚᱲᱟ ᱫᱚ ᱱᱚᱣᱟ ᱯᱞᱮᱴ ᱨᱮᱵᱚᱱ ᱤᱪᱟᱹᱲ ᱞᱮᱜᱮ ᱧᱮᱞ ᱠᱟᱛᱮ ᱡᱚᱢ ᱜᱮ ᱥᱟᱱᱟ ᱠᱟᱱᱟ ᱛᱤᱱᱟᱹᱜ ᱠᱟᱞᱟᱨᱯᱷᱩᱞ ᱧᱮᱞᱚᱜ ᱠᱟᱱᱟ ᱱᱚᱣᱟ ᱯᱚᱠᱚᱲᱟ ᱫᱚ ᱱᱚᱣᱟ ᱯᱚᱠᱚᱲᱟ ᱫᱚ ᱥᱮᱛᱟᱜ ᱵᱮᱲᱟ ᱵᱨᱮᱠᱯᱷᱟᱥᱴ ᱦᱤᱥᱟᱹᱵ ᱛᱮᱦᱚᱸ ᱵᱚᱱ ᱡᱚᱢ ᱫᱟᱲᱮᱭᱟᱜᱼᱟ ᱟᱨ ᱟᱹᱭᱩᱵ ᱵᱤᱨ ᱥᱱᱮᱠ ᱦᱤᱥᱟᱹᱵ ᱛᱮ ᱪᱟ ᱥᱟᱞᱟᱜ ᱦᱚᱸᱵᱚᱱ ᱡᱚᱢ ᱫᱟᱲᱮᱭᱟᱜᱼᱟ ᱟᱹᱰᱤ ᱢᱚᱱᱮ ᱛᱨᱤᱯᱛᱤ ᱠᱟᱛᱮ ᱵᱚᱱ ᱡᱚᱢ ᱫᱟᱲᱮᱭᱟᱜᱼᱟ ᱡᱚᱛᱚ ᱨᱚᱠᱚᱢ ᱯᱚᱠᱚᱲᱟ ᱜᱮᱵᱚᱱ ᱡᱚᱢ ᱠᱟᱫᱟ ᱱᱚᱣᱟ ᱢᱩᱱᱜᱟᱹ ᱟᱲᱟᱜ ᱨᱮᱱᱟᱜ ᱯᱚᱠᱚᱲᱟ ᱫᱚ ᱡᱚᱛᱚ ᱦᱚᱲ ᱜᱮ ᱤᱥᱤᱱ ᱠᱟᱛᱮ ᱡᱚᱢ ᱞᱮᱜᱟᱭ ᱛᱟᱵᱚᱱ ᱯᱮ ᱟᱹᱰᱤ ᱤᱭᱩᱱᱤᱠ ᱯᱚᱠᱚᱲᱟ ᱦᱩᱭ ᱟᱠᱟᱱᱟ ᱮᱢᱱᱤ ᱛᱮᱜᱮ ᱡᱚᱛᱚ ᱦᱚᱲ ᱜᱮᱵᱚᱱ ᱵᱟᱰᱟᱭᱟ ᱢᱩᱱᱜᱟᱹ ᱟᱲᱟᱜ ᱫᱚ ᱥᱩᱯᱟᱨ ᱯᱷᱩᱰ ᱠᱟᱱᱟ ᱡᱚᱛᱚ ᱨᱚᱠᱚᱢ ᱢᱟᱞᱴᱤ ᱵᱷᱤᱴᱟᱢᱤᱱ ᱱᱚᱣᱟ ᱨᱮ ᱢᱮᱱᱟᱜᱼᱟ ᱰᱟᱠᱛᱟᱨ ᱦᱚᱸᱠᱚ ᱟᱫᱮᱥ ᱮᱫᱟ ᱡᱚᱢ ᱵᱷᱤᱴᱟᱢᱤᱱ ᱥᱤ ᱢᱮᱱᱟᱜᱼᱟ ᱯᱨᱚᱪᱩᱨ ᱯᱚᱨᱤᱢᱟᱱᱮ ᱟᱵᱚᱣᱟᱜ ᱦᱟᱨᱴ ᱦᱮᱞᱛᱷ ᱵᱞᱟᱰ ᱯᱨᱮᱥᱟᱨ ᱠᱚᱱᱴᱨᱳᱞᱮ ᱫᱚᱦᱚᱭᱟ ᱥᱠᱤᱱ ᱦᱚᱸ ᱵᱷᱟᱞᱮ ᱫᱚᱦᱚᱭᱟ ᱩᱵ ᱦᱚᱸ ᱵᱷᱟᱞᱮ ᱫᱚᱦᱚᱭ ᱛᱟᱵᱚᱱᱟ ᱯᱨᱚᱛᱤᱨᱳᱫᱷ ᱠᱷᱚᱢᱚᱛᱟ ᱦᱚᱸᱭ ᱵᱟᱹᱲᱛᱤᱭᱟ᱾ ᱟᱵᱚᱣᱟᱜ ᱱᱚᱣᱟ ᱠᱟᱞᱟᱨᱯᱷᱩᱞ ᱢᱳᱨᱤᱝᱜᱟ ᱥᱮ ᱢᱩᱱᱜᱟᱹ ᱟᱲᱟᱜ ᱨᱮᱱᱟᱜ ᱯᱚᱠᱚᱲᱟ ᱫᱚ ᱨᱮᱰᱤᱭᱮᱱ ᱛᱟᱵᱚᱱᱟ᱾ ᱱᱚᱣᱟ ᱵᱷᱤᱰᱤᱭᱳ ᱡᱩᱫᱤ ᱯᱮ ᱠᱩᱥᱤᱭ ᱠᱟᱣᱫᱟ ᱞᱟᱭᱤᱠ ᱥᱮᱭᱟᱨ ᱠᱚᱢᱮᱱᱴ ᱟᱨ ᱥᱟᱵᱥᱠᱨᱟᱭᱤᱵ ᱛᱟᱵᱚᱱ ᱯᱮ ᱵᱮᱞ ᱟᱭᱠᱚᱱ ᱵᱟᱴᱚᱱ ᱯᱨᱮᱥ ᱫᱚ ᱟᱞᱚ ᱯᱮ ᱦᱤᱲᱤᱧᱟ᱾